ᱡᱚᱦᱟᱨ ᱜᱮ ᱥᱟᱱᱟᱢ ᱠᱚ ᱟᱨ ᱢᱤᱫᱴᱤᱡ ᱱᱟᱣᱟ ᱵᱷᱤᱰᱤᱭᱳ ᱟᱯᱮ ᱠᱚᱧ ᱥᱟᱹᱜᱩᱱ ᱫᱟᱨᱟᱢ ᱯᱮ ᱤᱧ ᱜᱮ ᱨᱚᱜᱷᱩᱱᱟᱛᱷ ᱟᱨ ᱛᱮᱦᱮᱧ ᱫᱚ ᱱᱟᱦᱟᱜ ᱱᱚᱝᱠᱟ ᱪᱮᱫ ᱦᱚᱸ ᱥᱯᱮᱥᱟᱞ ᱵᱷᱤᱰᱤᱭᱳ ᱫᱚ ᱵᱟᱝ ᱠᱟᱱᱟ ᱥᱯᱮᱥᱟᱞ ᱵᱞᱚᱜ ᱠᱚᱦᱚᱸ ᱪᱮᱫ ᱦᱚᱸ ᱵᱟᱝ ᱠᱟᱱᱟ ᱚᱲᱟᱜ ᱨᱮᱜᱮ ᱛᱟᱦᱮᱸ ᱦᱩᱭᱩᱜ ᱠᱟᱱᱟ ᱢᱟᱱᱮ ᱟᱹᱰᱤ ᱫᱤᱱ ᱦᱩᱭᱱᱟ ᱚᱠᱟ ᱥᱮᱱ ᱦᱚᱸ ᱫᱟᱬᱟ ᱠᱚᱦᱚᱸ ᱵᱟᱝ ᱪᱟᱞᱟᱣ ᱦᱩᱭ ᱫᱟᱲᱮᱭᱟᱜ ᱠᱟᱱᱟ ᱱᱚᱝᱠᱟ ᱠᱟᱨᱡᱚ ᱵᱮᱥᱛᱚ ᱵᱷᱤᱛᱤᱨ ᱨᱮ ᱟᱵᱚ ᱠᱟᱹᱢᱤ ᱵᱮᱥᱛᱚ ᱵᱷᱤᱛᱤᱨ ᱨᱮ ᱛᱟᱦᱮᱸ ᱦᱩᱭᱩᱜ ᱠᱟᱱᱟ ᱚᱱᱟ ᱠᱷᱟᱹᱛᱤᱨ ᱚᱠᱟ ᱥᱮᱱ ᱦᱚᱸ ᱫᱟᱬᱟᱱ ᱦᱚᱸ ᱵᱟᱝ ᱪᱟᱞᱟᱣ ᱦᱩᱭ ᱫᱟᱲᱮᱭᱟᱜ ᱠᱟᱱᱟ ᱚᱱᱟ ᱠᱷᱟᱹᱛᱤᱨ ᱛᱮ ᱱᱟᱦᱟᱜ ᱱᱚᱣᱟ ᱵᱷᱤᱰᱤᱭᱳ ᱵᱮᱱᱟᱣ ᱨᱮᱭᱟᱜ ᱠᱟᱨᱚᱱ ᱫᱚ ᱟᱵᱚ ᱡᱟᱦᱟᱸᱭ ᱡᱟᱹᱛᱤ ᱟᱵᱚᱨᱮᱱ ᱦᱩᱰᱤᱧ ᱵᱚᱭᱦᱟ ᱠᱚᱠᱚ ᱦᱤᱡᱩᱜ ᱠᱟᱱᱟ ᱡᱟᱦᱟᱸ ᱚᱞ ᱯᱟᱲᱦᱟᱣ ᱠᱟᱛᱮ ᱡᱟᱦᱟᱸᱭ ᱱᱟᱦᱟᱜ ᱟᱵᱚ ᱪᱟᱹᱠᱨᱤ ᱵᱟᱹᱠᱨᱤ ᱞᱟᱹᱜᱤᱫ ᱱᱚᱣᱟ ᱢᱤᱫᱴᱤᱡ ᱢᱮᱥᱮᱡᱽ ᱤᱧ ᱮᱢᱮᱜᱼᱟ ᱱᱚᱣᱟ ᱢᱮᱥᱮᱡᱽ ᱫᱚ ᱱᱚᱝᱠᱟᱱᱟᱜ ᱠᱟᱱᱟ ᱡᱮ ᱟᱵᱚ ᱡᱮᱛᱮ ᱜᱮ ᱡᱮᱛᱮ ᱜᱮᱵᱚ ᱦᱤᱡᱩᱜ ᱠᱟᱱᱟ ᱚᱞ ᱯᱟᱲᱦᱟᱣ ᱚᱞ ᱫᱚᱵᱚ ᱚᱞᱚᱜ ᱠᱟᱱᱟ ᱟᱵᱚᱨᱮᱱ ᱟᱭᱳ ᱵᱟᱵᱟ ᱟᱠᱚᱣᱟᱜ ᱠᱚᱨᱛᱚᱵᱵᱚ ᱠᱚ ᱠᱚᱨᱟᱣᱮᱜᱼᱟ ᱠᱤᱱᱛᱩ ᱟᱠᱚᱣᱟᱜ ᱠᱚᱨᱛᱚᱵᱵᱚ ᱟᱵᱚ ᱵᱟᱵᱚ ᱵᱩᱡᱷᱟᱹᱣ ᱫᱟᱲᱮᱭᱟᱜ ᱠᱟᱱᱟ ᱡᱟᱦᱟᱸ ᱯᱷᱚᱞᱚ ᱨᱮ ᱠᱤ ᱟᱵᱚ ᱢᱟᱱᱮ ᱚᱞᱚᱜ ᱨᱮᱭᱟᱜ ᱠᱟᱨᱚᱱ ᱚᱞᱚᱜ ᱨᱮᱭᱟᱜ ᱢᱩᱠᱷᱭᱚ ᱩᱫᱮᱥᱭᱚ ᱫᱚ ᱦᱩᱭᱩᱜ ᱠᱟᱱᱟ ᱟᱭᱳ ᱵᱟᱵᱟ ᱟᱵᱚ ᱠᱚ ᱚᱞ ᱦᱚᱪᱚᱭᱮᱫ ᱵᱚᱱᱟ ᱚᱱᱟ ᱨᱮᱭᱟᱜ ᱢᱩᱠᱷᱭᱚ ᱩᱫᱮᱥᱭᱚ ᱫᱚ ᱦᱩᱭᱩᱜ ᱠᱟᱱᱟ ᱟᱵᱚ ᱢᱟᱱᱮ ᱟᱵᱚ ᱱᱤᱡᱚᱨᱟᱜ ᱡᱟᱸᱜᱟ ᱛᱮᱵᱚ ᱛᱤᱸᱜᱩ ᱫᱟᱲᱮᱭᱟᱜ ᱢᱟ ᱡᱩᱫᱤ ᱟᱵᱚᱣᱟᱜ ᱟᱵᱚ ᱡᱟᱦᱟᱸ ᱞᱮᱠᱟᱱ ᱯᱷᱮᱢᱮᱞᱤ ᱠᱷᱚᱱ ᱵᱚ ᱦᱮᱡ ᱟᱠᱟᱱᱟ ᱟᱵᱚᱣᱟᱜ ᱫᱚ ᱚᱱᱠᱟ ᱥᱚᱢᱵᱚᱲ ᱵᱟᱹᱱᱩᱜ ᱟᱹᱱᱤᱡ ᱡᱟᱦᱟᱸ ᱵᱤᱡᱽᱱᱮᱥ ᱫᱟᱲᱮᱭᱟᱜᱼᱟ ᱵᱚ ᱠᱤ ᱡᱟᱦᱟᱱᱟᱜ ᱡᱤᱱᱤᱥ ᱵᱚ ᱠᱚᱨᱟᱣ ᱫᱟᱲᱮᱭᱟᱜᱼᱟ ᱛᱚ ᱡᱩᱫᱤ ᱡᱟᱦᱟᱸᱭᱟᱜ ᱢᱟᱱᱮ ᱚᱱᱠᱟ ᱦᱮᱱᱟᱜᱼᱟ ᱥᱚᱢᱵᱚᱞ ᱦᱮᱱᱟᱜ ᱠᱷᱟᱱ ᱫᱚ ᱩᱱᱤ ᱫᱚᱭ ᱟᱨᱟᱢ ᱥᱮ ᱵᱤᱡᱽᱱᱮᱥ ᱠᱚᱦᱚᱸᱭ ᱥᱴᱟᱨᱴ ᱫᱟᱲᱮᱭᱟᱜᱼᱟ ᱟᱨ ᱡᱟᱦᱟᱸᱭᱟᱜ ᱵᱟᱹᱱᱩᱜ ᱟᱹᱱᱤᱡ ᱩᱱᱤ ᱫᱚ ᱟᱵᱚ ᱡᱩᱫᱤ ᱠᱩᱨᱩᱢᱩᱴᱩ ᱵᱚ ᱪᱷᱩᱴᱟᱹᱜᱼᱟ ᱡᱟᱦᱟᱱᱟᱜ ᱜᱮ ᱡᱟᱦᱟᱱᱟᱜ ᱵᱟᱝ ᱡᱟᱦᱟᱱᱟᱜ ᱡᱤᱱᱤᱥ ᱡᱟᱦᱟᱱᱟᱜ ᱪᱟᱹᱠᱨᱤ ᱜᱮᱵᱚ ᱧᱟᱢ ᱫᱟᱲᱮᱭᱟᱜᱼᱟ ᱪᱮᱫᱟᱜ ᱥᱮ ᱟᱵᱚ ᱟᱵᱚ ᱵᱚ ᱵᱷᱟᱹᱵᱤᱭᱮᱫᱼᱟ ᱡᱮ ᱪᱟᱹᱠᱨᱤ ᱫᱚ ᱵᱟᱝ ᱧᱟᱢᱚᱜᱼᱟ ᱠᱤᱱᱛᱩ ᱡᱟᱦᱟᱸᱭ ᱠᱚᱠᱚ ᱧᱟᱢᱮᱫᱼᱟ ᱪᱮᱫ ᱞᱮᱠᱟ ᱛᱮᱠᱚ ᱧᱟᱢᱮᱜᱼᱟ ᱡᱟᱦᱟᱸᱭ ᱠᱚᱦᱚᱸ ᱠᱚ ᱧᱟᱢ ᱟᱠᱟᱫ ᱛᱟᱵᱚᱱᱟ ᱩᱱᱠᱩ ᱠᱚᱦᱚᱸ ᱟᱵᱚ ᱱᱚᱣᱟ ᱵᱷᱤᱰᱤᱭᱳ ᱧᱮᱞ ᱪᱟᱵᱟ ᱠᱟᱛᱮ ᱱᱟᱦᱟᱜ ᱠᱚᱢᱮᱱᱴ ᱢᱟᱫᱽᱫᱷᱚᱢ ᱛᱮ ᱞᱟᱹᱭ ᱛᱟᱵᱚᱱ ᱯᱮ ᱡᱟᱦᱟᱸᱭ ᱠᱚᱯᱮ ᱧᱟᱢ ᱟᱠᱟᱫ ᱛᱟᱵᱚᱱᱟ ᱩᱱᱠᱩ ᱠᱚᱦᱚᱸ ᱢᱟᱱᱮ ᱟᱹᱰᱤᱜᱟᱱ ᱵᱚ ᱥᱴᱨᱚᱜᱚᱞ ᱟᱠᱟᱫᱼᱟ ᱥᱴᱨᱚᱜᱚᱞ ᱠᱟᱛᱮ ᱵᱚ ᱧᱟᱢ ᱟᱠᱟᱫᱼᱟ ᱟᱨ ᱱᱚᱣᱟ ᱡᱟᱦᱟᱸ ᱟᱵᱚ ᱵᱚ ᱢᱟᱱᱮ ᱡᱩᱫᱤ ᱢᱤᱫᱴᱤᱡ ᱥᱴᱨᱚᱜᱚᱞ ᱵᱟᱵᱚ ᱥᱴᱨᱚᱜᱚᱞᱟ ᱞᱟᱭᱤᱯᱷ ᱨᱮ ᱛᱚᱵᱮ ᱪᱮᱫ ᱦᱚᱸ ᱵᱟᱵᱚ ᱪᱤᱠᱟᱹ ᱫᱟᱲᱮᱭᱟᱜᱼᱟ ᱟᱹᱰᱤᱜᱟᱱ ᱢᱟᱱᱮ ᱧᱮᱞᱚᱜᱚᱜ ᱠᱟᱱᱟ ᱟᱵᱚᱨᱮᱱ ᱢᱟᱱᱮ ᱦᱩᱰᱤᱧ ᱵᱚᱭᱦᱟ ᱠᱚ ᱠᱤ ᱟᱵᱚ ᱠᱷᱚᱱ ᱡᱮᱛᱮ ᱜᱮ ᱦᱩᱰᱤᱧ ᱢᱟᱨᱟᱝ ᱦᱚᱸ ᱦᱮᱱᱟᱜ ᱠᱚᱣᱟ ᱡᱟᱦᱟᱸᱭ ᱢᱟᱱᱮ ᱢᱤᱫᱴᱤᱡ ᱪᱮᱥᱴᱟ ᱵᱟᱝ ᱛᱟᱦᱮᱱ ᱠᱟᱱᱟ ᱩᱱᱠᱩ ᱫᱚ ᱚᱸᱰᱮ ᱜᱮᱠᱚ ᱛᱟᱦᱮᱸ ᱫᱚᱦᱚᱜ ᱠᱟᱱᱟ ᱡᱩᱫᱤ ᱚᱞ ᱯᱟᱲᱦᱟᱜ ᱠᱟᱱᱟ ᱵᱚ ᱯᱞᱟᱥ ᱴᱩ ᱯᱞᱟᱥ ᱛᱷᱨᱤ ᱢᱟᱱᱮ ᱯᱤ ᱡᱤ ᱠᱟᱛᱮᱫ ᱨᱮᱦᱚᱸ ᱛᱟᱭᱱᱚᱢ ᱛᱮ ᱞᱟᱥᱴ ᱨᱮᱵᱚ ᱫᱩᱲᱩᱵ ᱠᱟᱱᱟ ᱟᱵᱚᱣᱟᱜ ᱡᱟᱦᱟᱸ ᱢᱟᱱᱮ ᱯᱟᱲᱦᱟᱣ ᱛᱟᱵᱚᱱ ᱚᱸᱰᱮ ᱜᱮᱵᱚ ᱜᱤᱵᱷ ᱟᱯ ᱮᱫᱟ ᱚᱸᱰᱮ ᱜᱮᱵᱚ ᱵᱟᱹᱜᱤᱭᱟᱜ ᱠᱟᱱᱟ ᱵᱟᱨ ᱯᱮ ᱵᱟᱨᱭᱟ ᱯᱮᱭᱟ ᱤᱱᱴᱟᱨᱵᱷᱤᱭᱩ ᱵᱚ ᱮᱢ ᱜᱚᱫ ᱠᱮᱫᱼᱟ ᱟᱫᱚ ᱢᱟᱱᱮ ᱵᱷᱟᱜᱟᱣ ᱜᱚᱫᱚᱜ ᱠᱟᱱᱟ ᱵᱚ ᱵᱷᱟᱜᱟᱣ ᱨᱮᱭᱟᱜ ᱫᱚ ᱟᱵᱚᱥᱭᱚᱠᱚᱛᱟ ᱦᱚᱸ ᱵᱟᱹᱱᱩᱜ ᱟᱹᱱᱤᱡ ᱛᱚ ᱟᱨ ᱱᱚᱣᱟ ᱡᱤᱱᱤᱥ ᱱᱚᱝᱠᱟᱱᱟᱜ ᱠᱟᱱᱟ ᱡᱮ ᱟᱵᱚ ᱪᱷᱩᱴᱟᱹᱜ ᱟᱵᱚ ᱡᱮ ᱢᱟᱱᱮ ᱟᱵᱚᱣᱟᱜ ᱠᱚᱨᱛᱚᱵᱵᱚ ᱟᱵᱚ ᱟᱵᱚᱣᱟᱜ ᱠᱟᱹᱢᱤ ᱟᱵᱚ ᱛᱤᱱ ᱡᱚᱠᱷᱟᱜ ᱪᱮᱫ ᱠᱟᱹᱢᱤ ᱨᱮᱭᱟᱜ ᱦᱮᱱᱟᱜ ᱛᱟᱵᱚᱱᱟ ᱚᱠᱟ ᱠᱟᱹᱢᱤ ᱚᱱᱮ ᱠᱚ ᱢᱮᱱ ᱟᱠᱟᱫ ᱡᱮᱛᱮ ᱵᱟᱲᱮ ᱥᱚᱢᱚᱭ ᱡᱟᱹᱱᱤᱡ ᱜᱮ ᱚᱠᱛᱚ ᱡᱟᱹᱱᱤᱡ ᱠᱟᱹᱢᱤ ᱫᱚᱨᱠᱟᱨ ᱛᱚᱵᱮ ᱟᱹᱱᱤᱡ ᱜᱮᱠᱤ ᱟᱵᱚ ᱟᱵᱚᱣᱟᱜ ᱥᱟᱠᱥᱮᱥ ᱨᱮᱵᱚ ᱥᱮᱴᱮᱨ ᱫᱟᱲᱮᱭᱟᱜᱼᱟ ᱟᱨ ᱟᱹᱞᱤᱧ ᱦᱚᱸ ᱢᱟᱱᱮ ᱟᱹᱰᱤ ᱜᱟᱱ ᱞᱤᱧ ᱥᱴᱨᱚᱜᱚᱞ ᱟᱠᱟᱫᱼᱟ ᱛᱚ ᱡᱟᱦᱟᱸᱭ ᱠᱚ ᱵᱷᱟᱹᱵᱤᱭᱮᱫᱼᱟ ᱡᱮ ᱵᱟᱝᱟ ᱪᱟᱹᱠᱨᱤ ᱫᱚ ᱵᱟᱝ ᱧᱟᱢᱚᱜᱼᱟ ᱩᱱᱠᱩ ᱩᱱᱠᱩᱣᱟᱜ ᱪᱤᱱᱛᱟᱹ ᱫᱷᱟᱨᱟ ᱫᱚ ᱤᱧ ᱫᱩᱧ ᱢᱮᱱᱟ ᱡᱮ ᱵᱟᱹᱲᱤᱡ ᱜᱮᱭᱟ ᱡᱮᱦᱮᱛᱩ ᱱᱚᱣᱟ ᱪᱤᱱᱛᱟᱹ ᱫᱷᱟᱨᱟ ᱫᱚ ᱟᱵᱚ ᱫᱚᱵᱚ ᱰᱮᱵᱷᱞᱚᱯ ᱞᱮᱱᱠᱷᱟᱱ ᱰᱮᱵᱷᱞᱚᱯ ᱠᱷᱟᱱ ᱵᱚ ᱟᱹᱰᱤ ᱵᱷᱟᱹᱜᱤᱜᱼᱟ ᱟᱨ ᱡᱟᱦᱟᱸᱭ ᱠᱚ ᱟᱵᱚ ᱟᱹᱛᱩ ᱫᱤᱥᱚᱢ ᱠᱚᱨᱮ ᱠᱚ ᱛᱟᱦᱮᱱ ᱠᱟᱱᱟ ᱢᱟᱱᱮ ᱮᱯᱞᱤᱠᱮᱥᱚᱱ ᱵᱚ ᱢᱟᱱᱮ ᱜᱤᱰᱤᱭᱮᱫᱼᱟ ᱟᱵᱚ ᱡᱟᱦᱟᱸ ᱪᱟᱹᱠᱨᱤ ᱵᱟᱠᱷᱨᱟ ᱛᱮ ᱮᱯᱞᱤᱠᱮᱥᱚᱱ ᱮᱯᱞᱟᱭᱮᱫᱼᱟ ᱵᱚ ᱮᱯᱞᱟᱭ ᱠᱟᱛᱮᱫ ᱡᱮᱛᱮ ᱵᱟᱲᱮ ᱮᱠᱡᱟᱢ ᱥᱚᱢᱚᱭ ᱨᱮ ᱠᱷᱟᱱ ᱫᱚ ᱟᱫᱚ ᱵᱚ ᱢᱮᱱᱮᱫᱼᱟ ᱤᱧ ᱢᱟ ᱵᱟᱹᱧ ᱯᱟᱲᱦᱟᱣ ᱠᱟᱱᱟ ᱪᱮᱫ ᱤᱧ ᱪᱤᱠᱟᱹᱭᱟ ᱪᱟᱞᱟᱣ ᱠᱟᱛᱮᱫ ᱪᱮᱫ ᱤᱧ ᱪᱤᱠᱟᱹᱭᱟ ᱟᱨᱮ ᱵᱟᱵᱟ ᱡᱮᱛᱮ ᱵᱟᱲᱮ ᱟᱵᱚ ᱡᱩᱫᱤ ᱵᱟᱹᱧ ᱵᱟᱵᱚ ᱯᱟᱲᱦᱟᱜ ᱠᱟᱱᱟ ᱵᱟᱵᱚ ᱯᱟᱲᱦᱟᱜ ᱠᱟᱱ ᱨᱮᱦᱚᱸ ᱪᱟᱞᱟᱜ ᱟᱵᱚ ᱡᱟᱦᱟᱸ ᱟᱵᱚ ᱮᱠᱡᱟᱢ ᱥᱮᱱᱴᱚᱨ ᱚᱸᱰᱮ ᱵᱚ ᱪᱟᱞᱟᱜ ᱛᱮᱵᱚ ᱫᱩᱲᱩᱵᱼᱟ ᱫᱩᱲᱩᱵ ᱞᱮᱠᱷᱟᱱ ᱡᱟᱦᱟᱸ ᱟᱵᱚ ᱱᱟᱦᱟᱜ ᱡᱟᱦᱟᱸ ᱟᱵᱚᱣᱟᱜ ᱦᱮᱱᱟᱜᱼᱟ ᱢᱟᱱᱮ ᱡᱟᱦᱟᱸ ᱜᱮ ᱟᱵᱚ ᱢᱟ ᱱᱮᱛᱟᱨ ᱢᱟ ᱡᱟᱦᱟᱸ ᱥᱤ ᱵᱤ ᱴᱤ ᱴᱮᱥᱴ ᱡᱟᱦᱟᱸ ᱢᱟᱞᱴᱤᱯᱩᱞ ᱪᱚᱭᱮᱥ ᱦᱤᱡᱩᱜ ᱠᱟᱱᱟ ᱯᱩᱱᱭᱟᱹ ᱠᱚᱥᱪᱟᱱ ᱦᱤᱡᱩᱜ ᱠᱟᱱᱟ ᱯᱩᱱᱭᱟᱹ ᱠᱚᱥᱪᱟᱱ ᱨᱮ ᱟᱵᱚ ᱢᱤᱫᱴᱤᱡ ᱛᱮᱵᱚ ᱡᱟᱦᱟᱱᱟᱜ ᱜᱮᱵᱚ ᱮᱱᱥᱚᱨ ᱢᱟᱵᱚ ᱮᱢᱮᱫ ᱜᱮᱭᱟ ᱥᱮ ᱚᱱᱟ ᱴᱷᱤᱠᱮᱱ ᱵᱷᱩᱞᱮᱱ ᱠᱤᱱᱛᱩ ᱟᱵᱚ ᱡᱮᱛᱮ ᱵᱚ ᱢᱟᱱᱮ ᱮᱠᱡᱟᱢ ᱥᱮᱱᱴᱟᱨ ᱨᱮᱵᱚ ᱫᱩᱲᱩᱵᱼᱟ ᱤᱱᱟᱹᱜ ᱜᱮ ᱟᱵᱚᱣᱟᱜ ᱮᱠᱥᱯᱮᱨᱤᱭᱮᱱᱥ ᱵᱟᱲᱦᱟᱜ ᱛᱟᱵᱚᱱᱟ ᱟᱨ ᱡᱟᱦᱟᱸ ᱞᱮᱠᱟ ᱟᱵᱚ ᱪᱮᱫ ᱞᱮᱠᱟ ᱠᱚᱥᱪᱟᱱ ᱠᱚ ᱦᱤᱡᱩᱜ ᱠᱟᱱᱟ ᱚᱱᱟ ᱠᱚᱦᱚᱸ ᱵᱚ ᱵᱟᱰᱟᱭ ᱫᱟᱲᱮᱭᱟᱜᱼᱟ ᱟᱨ ᱚᱱᱟ ᱨᱮᱭᱟᱜ ᱟᱵᱚ ᱟᱥᱛᱮ ᱟᱥᱛᱮ ᱛᱮ ᱡᱩᱫᱤ ᱵᱚ ᱰᱮᱵᱷᱞᱚᱯᱟ ᱟᱵᱚ ᱡᱟᱦᱟᱸ ᱞᱮᱠᱟ ᱢᱟᱱᱮ ᱢᱳᱵᱟᱭᱤᱞ ᱢᱟ ᱡᱚᱛᱚ ᱦᱚᱲᱟᱜ ᱱᱤᱛᱚᱜ ᱱᱤᱛᱚᱜᱟᱜ ᱡᱚᱢᱟᱱᱟ ᱨᱮ ᱡᱮᱛᱮ ᱵᱟᱲᱮ ᱟᱵᱚ ᱡᱚᱛᱚ ᱦᱚᱲ ᱴᱷᱮᱱ ᱜᱮ ᱢᱳᱵᱟᱭᱤᱞ ᱦᱮᱱᱟᱜᱼᱟ ᱠᱤᱱᱛᱩ ᱢᱳᱵᱟᱭᱤᱞ ᱫᱚ ᱟᱵᱚ ᱫᱚ ᱴᱷᱤᱠ ᱢᱟᱱᱮ ᱴᱷᱤᱠ ᱦᱤᱥᱟᱹᱵ ᱛᱮᱫᱚ ᱵᱟᱵᱚ ᱤᱭᱩᱡᱮᱜᱼᱟ ᱡᱩᱫᱤ ᱱᱚᱣᱟ ᱢᱳᱵᱟᱭᱤᱞ ᱟᱵᱚ ᱴᱷᱤᱠ ᱦᱤᱥᱟᱹᱵ ᱛᱮᱵᱚ ᱤᱭᱩᱡᱟ ᱛᱚᱵᱮ ᱟᱹᱰᱤ ᱜᱟᱱ ᱟᱵᱚ ᱥᱳᱨᱥ ᱦᱮᱱᱟᱜᱼᱟ ᱢᱟᱱᱮ ᱤᱭᱩᱴᱩᱵᱽ ᱱᱤᱛᱚᱜ ᱩᱱᱟᱹᱜ ᱢᱟᱱᱮ ᱵᱷᱟᱹᱜᱤ ᱯᱞᱟᱴᱯᱷᱚᱨᱢ ᱮ ᱮᱢ ᱟᱠᱟᱫ ᱵᱚᱱᱟ ᱡᱟᱦᱟᱸ ᱯᱷᱚᱞᱚ ᱨᱮᱠᱤ ᱢᱤᱫᱴᱤᱡ ᱡᱩᱫᱤ ᱧᱮᱞᱮᱫ ᱜᱮᱭᱟ ᱵᱚ ᱡᱟᱦᱟᱸᱭ ᱜᱮ ᱢᱟᱱᱮ ᱱᱚᱝᱠᱟ ᱠᱩᱞᱤ ᱠᱟᱹᱢᱤ ᱠᱟᱛᱮ ᱨᱮᱦᱚᱸ ᱩᱱᱠᱩ ᱤᱭᱩ ᱯᱤ ᱮᱥ ᱥᱤ ᱢᱟᱱᱮ ᱟᱵᱚ ᱤᱱᱰᱤᱭᱟ ᱨᱮᱭᱟᱜ ᱢᱟᱨᱟᱝ ᱢᱟᱨᱟᱝ ᱟᱜ ᱡᱟᱦᱟᱸ ᱤᱭᱟᱹ ᱛᱟᱵᱚᱱ ᱪᱟᱹᱠᱨᱤ ᱛᱟᱵᱚᱱ ᱤᱱᱰᱤᱭᱟ ᱨᱮᱭᱟᱜ ᱡᱷᱚᱛᱚ ᱠᱷᱚᱱ ᱴᱚᱯ ᱯᱮᱥᱴ ᱮᱠᱡᱟᱢ ᱚᱱᱟ ᱦᱚᱸᱠᱚ ᱠᱞᱤᱭᱚᱨ ᱫᱟᱲᱮᱭᱟᱜ ᱠᱟᱱᱟ ᱟᱨ ᱟᱵᱚ ᱥᱴᱮᱴ ᱨᱮᱭᱟᱜ ᱦᱚᱸ ᱟᱹᱰᱤᱜᱟᱱ ᱚᱱᱠᱟ ᱢᱟᱱᱮ ᱧᱮᱞᱚᱜᱚᱜ ᱠᱟᱱᱟ ᱤᱭᱩᱴᱩᱵᱽ ᱠᱚᱨᱮ ᱦᱚᱸ ᱟᱯᱞᱳᱰ ᱢᱟᱱᱮ ᱤᱭᱩᱴᱩᱵᱽ ᱠᱚᱨᱮ ᱦᱚᱸᱵᱚᱱ ᱧᱮᱞ ᱫᱟᱲᱮᱭᱟᱜᱼᱟ ᱡᱮ ᱡᱟᱦᱟᱸᱭᱟᱜ ᱪᱮᱫ ᱦᱚᱸ ᱵᱟᱹᱱᱩᱜ ᱛᱟᱭᱟ ᱩᱱᱤ ᱦᱚᱸ ᱢᱤᱫᱴᱤᱡ ᱤᱱᱰᱤᱭᱟ ᱨᱮᱭᱟᱜ ᱴᱚᱯᱮᱥᱴ ᱮᱠᱡᱟᱢᱮ ᱠᱳᱣᱟᱞᱤᱯᱷᱟᱭ ᱫᱟᱲᱮᱭᱟᱜ ᱠᱟᱱᱟ ᱚᱱᱟ ᱨᱮᱭᱟᱜ ᱠᱟᱨᱚᱱ ᱫᱚ ᱦᱩᱭᱩᱜ ᱠᱟᱱᱟ ᱟᱡᱟᱜ ᱠᱚᱱᱥᱤᱥᱴᱮᱱᱥᱤ ᱟᱨ ᱟᱵᱚᱣᱟᱜ ᱫᱚ ᱚᱱᱟ ᱯᱨᱚᱛᱤ ᱟᱜᱽᱨᱚᱦᱚ ᱵᱟᱹᱱᱩᱜ ᱟᱹᱱᱤᱡ ᱡᱮᱛᱮ ᱵᱟᱲᱮ ᱟᱵᱚ ᱥᱚᱢᱚᱭ ᱵᱚ ᱧᱟᱢᱮᱜᱼᱟ ᱡᱟᱦᱟᱱᱟᱜ ᱦᱟᱱᱟ ᱱᱟᱣᱟ ᱵᱟᱝ ᱧᱮᱞ ᱠᱟᱛᱮᱫ ᱟᱵᱚᱣᱟᱜ ᱚᱠᱟ ᱫᱚᱨᱠᱟᱨ ᱡᱤᱱᱤᱥ ᱚᱱᱟ ᱵᱚ ᱧᱮᱞ ᱢᱟ ᱟᱨ ᱧᱮᱞ ᱟᱯᱮ ᱤᱭᱩᱴᱩᱵᱽ ᱨᱮᱦᱚᱸ ᱢᱟᱱᱮ ᱡᱷᱚᱛᱚ ᱡᱤᱱᱤᱥ ᱢᱟᱱᱮ ᱥᱮᱨᱮᱧ ᱠᱚ ᱠᱷᱟᱱ ᱫᱚ ᱥᱮᱨᱮᱧ ᱮᱱᱮᱡ ᱥᱮᱨᱮᱧ ᱚᱱᱟ ᱠᱚ ᱠᱷᱟᱱ ᱢᱟᱱᱮ ᱩᱱᱟᱹᱜ ᱵᱷᱤᱭᱩ ᱪᱟᱞᱟᱜ ᱠᱟᱱᱟ ᱢᱤᱞᱤᱭᱚᱱ ᱢᱤᱞᱤᱭᱚᱱ ᱵᱷᱤᱭᱩ ᱪᱟᱞᱟᱜ ᱠᱟᱱᱟ ᱡᱟᱦᱟᱸ ᱟᱵᱚ ᱵᱞᱚᱜ ᱵᱷᱤᱰᱤᱭᱳ ᱵᱞᱚᱜ ᱵᱷᱤᱰᱤᱭᱳ ᱠᱚᱦᱚᱸ ᱯᱩᱨᱟᱹ ᱢᱤᱞᱤᱭᱚᱱ ᱢᱤᱞᱤᱭᱚᱱ ᱵᱷᱤᱭᱩ ᱪᱟᱞᱟᱜ ᱠᱟᱱᱟ ᱠᱤᱱᱛᱩ ᱚᱱᱟ ᱨᱮᱫᱚ ᱟᱵᱚᱣᱟᱜ ᱫᱚ ᱪᱮᱫ ᱦᱚᱸ ᱟᱵᱚᱥᱥᱚᱠᱚᱛᱟ ᱵᱟᱹᱱᱩᱜ ᱨᱮᱦᱚᱸ ᱟᱵᱚ ᱵᱚᱱ ᱧᱮᱞᱮᱫᱼᱟ ᱠᱤᱱᱛᱩ ᱡᱟᱦᱟᱱ ᱡᱤᱱᱤᱥ ᱟᱵᱚ ᱧᱮᱞ ᱠᱟᱛᱷᱟ ᱟᱵᱚᱣᱟᱜ ᱫᱚᱨᱠᱟᱨ ᱡᱤᱱᱤᱥ ᱚᱱᱟ ᱡᱤᱱᱤᱥ ᱫᱚ ᱵᱟᱵᱚ ᱧᱮᱞᱮᱫᱼᱟ ᱚᱱᱟ ᱡᱤᱱᱤᱥ ᱡᱩᱫᱤ ᱵᱚᱱ ᱧᱮᱞᱟ ᱟᱵᱚ ᱡᱟᱦᱟᱸ ᱞᱮᱠᱟ ᱢᱤᱫᱴᱤᱡ ᱥᱮᱨᱮᱧ ᱵᱚᱱ ᱧᱮᱞᱮᱫᱼᱟ ᱚᱱᱟ ᱢᱟᱱᱮ ᱢᱤᱫ ᱫᱷᱟᱣ ᱵᱟᱨ ᱫᱷᱟᱣ ᱯᱮ ᱫᱷᱟᱣ ᱵᱚᱱ ᱧᱮᱞᱮᱜᱼᱟ ᱟᱨᱟᱢ ᱥᱮ ᱵᱚᱱ ᱩᱭᱦᱟᱹᱨ ᱫᱚᱦᱚᱭᱮᱜᱼᱟ ᱟᱨ ᱡᱟᱦᱟᱱ ᱡᱤᱱᱤᱥ ᱟᱵᱚ ᱵᱟᱵᱚ ᱧᱮᱞᱮᱜᱼᱟ ᱚᱱᱟ ᱫᱚ ᱦᱩᱭᱩᱜ ᱠᱟᱱᱟ ᱚᱞᱚᱜ ᱡᱩᱫᱤ ᱚᱞᱚᱜ ᱦᱚᱸ ᱢᱟᱱᱮ ᱱᱤᱛᱚᱜᱟᱜ ᱢᱟᱱᱮ ᱱᱤᱛᱚᱜᱟᱜ ᱡᱚᱢᱟᱱᱟ ᱨᱮ ᱡᱟᱦᱟᱸ ᱤᱭᱩᱴᱩᱵᱽ ᱨᱮ ᱡᱟᱦᱟᱱᱟᱜ ᱜᱮᱯᱮ ᱥᱟᱨᱪᱟ ᱚᱱᱟ ᱜᱮᱯᱮ ᱧᱟᱢ ᱫᱟᱲᱮᱭᱟᱜᱼᱟ ᱟᱨ ᱟᱵᱚ ᱡᱟᱦᱟᱸ ᱢᱟᱱᱮ ᱤᱭᱩᱴᱩᱵᱽ ᱨᱮ ᱚᱱᱠᱟᱱ ᱡᱤᱱᱤᱥ ᱦᱮᱱᱟᱜᱼᱟ ᱡᱟᱦᱟᱱᱟᱜ ᱜᱮᱯᱮ ᱥᱟᱨᱪᱟ ᱚᱱᱟ ᱜᱮᱯᱮ ᱧᱟᱢ ᱫᱟᱲᱮᱭᱟᱜᱼᱟ ᱟᱨ ᱚᱞᱚᱜ ᱢᱟ ᱤᱧ ᱡᱟᱦᱟᱸ ᱤᱭᱩᱴᱩᱵᱽ ᱠᱚᱨᱮ ᱦᱚᱸᱧ ᱧᱮᱞ ᱵᱟᱲᱟᱭᱮᱫᱼᱟ ᱟᱵᱚᱣᱟᱜ ᱡᱟᱦᱟᱸ ᱚᱞᱚᱜ ᱢᱟᱱᱮ ᱥᱴᱚᱰᱤ ᱵᱟᱠᱷᱨᱟ ᱡᱟᱦᱟᱸ ᱜᱮ ᱵᱷᱤᱰᱤᱭᱳ ᱦᱤᱡᱩᱜ ᱠᱟᱱᱟ ᱚᱱᱟ ᱠᱚᱫᱚ ᱩᱱᱟᱹᱜ ᱦᱚᱲ ᱵᱟᱠᱚ ᱧᱮᱞᱮᱫᱼᱟ ᱪᱮᱫᱟᱜ ᱚᱱᱟᱨᱮ ᱡᱟᱦᱟᱸᱭ ᱦᱚᱸ ᱢᱟᱱᱮ ᱢᱤᱫᱴᱤᱡ ᱴᱤᱪᱟᱨ ᱩᱱᱤ ᱟᱡ ᱰᱮᱰᱤᱠᱮᱴᱞᱤ ᱟᱡ ᱡᱟᱦᱟᱱ ᱵᱷᱩᱞ ᱢᱟᱱᱮ ᱪᱮᱫ ᱞᱮᱠᱟᱛᱮ ᱯᱩᱨᱟᱹ ᱮᱠᱩᱨᱮᱴ ᱡᱤᱱᱤᱥ ᱮᱠᱩᱨᱮᱴ ᱠᱚᱥᱪᱟᱱ ᱮᱱᱥᱟᱨᱮ ᱢᱟᱱᱮ ᱤᱭᱟᱹ ᱠᱟᱛᱮᱫ ᱮ ᱮᱢᱮᱫᱼᱟ ᱢᱟᱱᱮ ᱚᱸᱰᱮ ᱰᱤᱥᱠᱟᱥᱚᱱ ᱮᱫᱟᱭ ᱠᱤᱱᱛᱩ ᱚᱱᱟ ᱡᱤᱱᱤᱥ ᱫᱚ ᱟᱵᱚ ᱫᱚ ᱵᱟᱵᱚ ᱧᱮᱞᱮᱫᱼᱟ ᱡᱩᱫᱤ ᱚᱱᱟ ᱡᱤᱱᱤᱥ ᱠᱚᱵᱚ ᱧᱮᱞᱟ ᱚᱴᱳᱢᱮᱴᱤᱠ ᱟᱵᱚ ᱢᱟᱱᱮ ᱳᱰᱤᱥᱟ ᱨᱮᱭᱟᱜ ᱢᱟ ᱚᱴᱳᱢᱮᱴᱤᱠ ᱵᱚ ᱠᱨᱮᱠᱟ ᱥᱮᱱᱴᱟᱨ ᱨᱮᱭᱟᱜ ᱦᱚᱸᱵᱚ ᱠᱨᱮᱠ ᱫᱟᱲᱮᱭᱟᱜᱼᱟ ᱥᱮᱱᱴᱟᱨ ᱥᱮᱱᱴᱨᱟᱞ ᱨᱮᱭᱟᱜ ᱡᱟᱦᱟᱸ ᱮᱠᱡᱟᱢ ᱦᱚᱸ ᱦᱤᱡᱩᱜ ᱠᱟᱱᱟ ᱚᱱᱟ ᱠᱚᱦᱚᱸ ᱟᱨᱟᱢ ᱥᱮᱵᱚ ᱠᱨᱮᱠ ᱫᱟᱲᱮᱭᱟᱜᱼᱟ ᱟᱨ ᱳᱰᱤᱥᱟ ᱨᱮᱭᱟᱜ ᱢᱟ ᱚᱱᱠᱟ ᱦᱚᱸ ᱩᱱᱟᱹᱜ ᱢᱟᱱᱮ ᱴᱚᱯᱮᱥᱴ ᱮᱠᱡᱟᱢ ᱢᱟ ᱵᱟᱝ ᱦᱤᱡᱩᱜ ᱠᱟᱱᱟ ᱢᱟᱱᱮ ᱴᱚᱯᱮᱥᱴ ᱠᱚᱥᱪᱟᱱ ᱦᱚᱸ ᱵᱟᱝ ᱦᱤᱡᱩᱜ ᱠᱟᱱᱟ ᱠᱤᱱᱛᱩ ᱟᱵᱚᱣᱟᱜ ᱢᱤᱫᱴᱤᱡ ᱠᱚᱱᱥᱤᱥᱴᱮᱱᱥᱤ ᱛᱟᱦᱮᱸ ᱫᱚᱨᱠᱟᱨ ᱟᱵᱚ ᱤᱱᱰᱤᱭᱟᱱ ᱯᱚᱞᱤᱴᱤ ᱦᱩᱭᱮᱱ ᱠᱤ ᱡᱤᱭᱳᱜᱨᱟᱯᱷᱤ ᱦᱤᱥᱴᱨᱤ ᱚᱱᱟ ᱠᱚᱦᱚᱸ ᱡᱩᱫᱤ ᱟᱵᱚ ᱥᱚᱵᱽ ᱫᱤᱱ ᱵᱚᱱ ᱧᱮᱞᱟ ᱡᱩᱫᱤ ᱟᱵᱚ ᱚᱱᱟ ᱠᱚ ᱨᱮᱜᱩᱞᱟᱨ ᱡᱩᱫᱤ ᱟᱵᱚ ᱥᱚᱢᱚᱭ ᱦᱚᱸ ᱵᱟᱵᱚ ᱧᱟᱢᱮᱫ ᱨᱮᱦᱚᱸ ᱢᱤᱫᱴᱤᱡ ᱢᱟᱱᱮ ᱡᱟᱦᱟᱸᱭ ᱦᱚᱲ ᱡᱟᱹᱯᱤᱫ ᱞᱟᱹᱜᱤᱫ ᱥᱚᱢᱚᱭ ᱧᱟᱢᱮᱫᱼᱟᱭ ᱡᱟᱹᱯᱤᱫ ᱞᱟᱹᱜᱤᱫ ᱡᱮᱛᱮ ᱵᱟᱨᱮ ᱥᱚᱢᱚᱭ ᱧᱟᱢᱮᱫᱼᱟᱭ ᱚᱱᱟ ᱥᱚᱢᱚᱭ ᱠᱷᱚᱱ ᱩᱰᱩᱠ ᱠᱟᱛᱮᱫ ᱢᱤᱫ ᱜᱷᱚᱱᱴᱟ ᱡᱩᱫᱤ ᱢᱤᱫ ᱦᱚᱲ ᱥᱚᱵᱚᱫᱤᱱᱮ ᱧᱮᱞᱟ ᱟᱹᱭᱩᱵ ᱢᱟᱱᱮ ᱜᱤᱛᱤᱡ ᱢᱟᱲᱟᱝ ᱨᱮ ᱢᱤᱫ ᱜᱷᱚᱱᱴᱟ ᱡᱩᱫᱤ ᱟᱡ ᱥᱚᱵᱚᱫᱤᱱ ᱴᱟᱭᱤᱢᱮ ᱮᱢᱟ ᱚᱴᱳᱢᱮᱴᱤᱠ ᱩᱱᱤ ᱫᱚ ᱟᱡ ᱢᱟᱱᱮ ᱦᱚᱱᱰᱨᱮᱰ ᱯᱟᱨᱥᱮᱱᱴ ᱚᱞ ᱠᱟᱛᱮᱧ ᱮᱢᱟ ᱦᱟᱭᱟ ᱡᱮ ᱟᱨᱟᱢ ᱥᱮ ᱟᱡ ᱮ ᱡᱚᱵᱮ ᱠᱨᱟᱠ ᱫᱟᱲᱮᱭᱟᱜᱼᱟ ᱟᱨ ᱱᱚᱜᱼᱚᱸᱭ ᱱᱚᱝᱠᱟ ᱡᱤᱱᱤᱥ ᱟᱵᱚ ᱢᱟᱱᱮ ᱡᱩᱵᱚ ᱯᱤᱲᱦᱤ ᱟᱵᱚᱨᱮᱱ ᱡᱟᱦᱟᱸᱭ ᱱᱮᱛᱟᱨ ᱦᱤᱡᱩᱜ ᱠᱟᱱᱟ ᱠᱚ ᱱᱮᱛᱟᱨ ᱨᱮᱱ ᱢᱟᱱᱮ ᱚᱞᱚᱜ ᱠᱟᱱᱟ ᱠᱚ ᱯᱟᱲᱦᱟᱜ ᱠᱟᱱᱟ ᱠᱚ ᱛᱟᱨᱯᱚᱨᱮ ᱢᱟᱱᱮ ᱟᱯᱮ ᱦᱚᱸᱯᱮ ᱵᱟᱲᱟᱭ ᱫᱟᱲᱮᱭᱟᱜ ᱠᱟᱱᱟ ᱪᱮᱫ ᱠᱚᱠᱚ ᱪᱤᱠᱟᱹᱭᱮᱫᱼᱟ ᱪᱮᱫ ᱢᱟᱱᱮ ᱡᱩᱫᱤ ᱟᱵᱚ ᱟᱭᱳ ᱵᱟᱵᱟ ᱠᱚ ᱚᱞ ᱦᱚᱪᱚ ᱠᱮᱫ ᱵᱚᱱᱟ ᱢᱟᱱᱮ ᱡᱟᱦᱟᱸ ᱠᱚ ᱢᱮᱱᱟ ᱯᱚᱸᱫᱽᱨᱚ ᱵᱚᱛᱥᱚᱨ ᱨᱮᱭᱟᱜ ᱢᱟᱱᱮ ᱛᱚᱯᱚᱥᱤᱭᱟ ᱡᱩᱫᱤ ᱟᱵᱚ ᱫᱤᱠᱩ ᱛᱮᱠᱚ ᱢᱮᱱᱠᱷᱟᱱ ᱯᱚᱸᱫᱽᱨᱚ ᱵᱚᱨᱥᱚ ᱡᱟᱦᱟᱸ ᱩᱰᱤᱭᱟᱹ ᱛᱮ ᱱᱟᱦᱟᱜ ᱠᱚ ᱢᱮᱱᱟ ᱯᱚᱸᱫᱽᱨᱚ ᱵᱚᱨᱥᱚ ᱨᱚ ᱛᱚᱯᱚᱥᱭᱟ ᱥᱩᱠᱷᱟ ᱯᱩᱲᱟ ᱨᱮ ᱜᱚᱞᱟ ᱢᱟᱱᱮ ᱚᱱᱟ ᱯᱚᱸᱫᱽᱨᱚ ᱵᱚᱨᱥᱚ ᱨᱮᱭᱟᱜ ᱡᱟᱦᱟᱸ ᱟᱵᱚ ᱱᱟᱦᱟᱜ ᱛᱚᱯᱚᱥᱭᱟ ᱛᱟᱵᱚᱱ ᱚᱱᱟ ᱡᱩᱫᱤ ᱵᱟᱵᱚ ᱴᱷᱤᱠ ᱥᱮ ᱵᱟᱵᱚ ᱤᱭᱩᱴᱤᱞᱟᱭᱤᱡᱟ ᱟᱵᱚ ᱡᱟᱦᱟᱸ ᱚᱞ ᱯᱟᱲᱦᱟᱣ ᱠᱮᱜᱼᱟ ᱵᱚ ᱯᱞᱟᱥ ᱛᱷᱨᱤ ᱫᱷᱟᱹᱨᱤᱡ ᱵᱚ ᱚᱞ ᱠᱮᱜᱼᱟ ᱚᱞ ᱠᱮᱜ ᱯᱚᱨᱮ ᱡᱩᱫᱤ ᱟᱵᱚ ᱚᱱᱟ ᱡᱤᱱᱤᱥ ᱵᱟᱵᱚ ᱤᱭᱩᱴᱤᱞᱟᱭᱤᱡᱟ ᱵᱟᱵᱚ ᱤᱭᱩᱴᱤᱞᱟᱭᱤᱡᱟ ᱚᱱᱟ ᱤᱭᱟᱹ ᱠᱚᱨᱮ ᱛᱚᱵᱮ ᱟᱵᱚ ᱪᱮᱫ ᱞᱮᱠᱟᱛᱮ ᱚᱱᱟ ᱵᱚ ᱠᱨᱟᱠ ᱫᱟᱲᱮᱭᱟᱜᱼᱟ ᱵᱩᱡᱷᱟᱹᱣ ᱚᱱᱟ ᱠᱷᱟᱹᱛᱤᱨ ᱛᱮ ᱟᱯᱮ ᱠᱚᱴᱷᱮᱱ ᱤᱱᱟᱹᱜ ᱤᱧ ᱱᱮᱦᱚᱨᱚᱜᱼᱟ ᱡᱮ ᱤᱱᱰᱤᱭᱟ ᱨᱮᱭᱟᱜ ᱪᱮᱫ ᱦᱚᱸ ᱮᱠᱡᱟᱢ ᱫᱚ ᱚᱱᱠᱟ ᱫᱚ ᱵᱟᱭ ᱢᱟᱱᱮ ᱤᱱᱰᱤᱭᱟ ᱦᱩᱭᱮᱱ ᱠᱤ ᱟᱵᱚ ᱥᱴᱮᱴ ᱨᱮᱭᱟᱜ ᱡᱟᱦᱟᱸ ᱜᱮ ᱮᱠᱡᱟᱢ ᱦᱩᱭᱮᱱ ᱢᱟᱱᱮ ᱪᱮᱫ ᱦᱚᱸ ᱠᱚᱥᱴᱚ ᱫᱚ ᱵᱟᱝ ᱠᱟᱱᱟ ᱟᱨ ᱟᱵᱚᱨᱮᱱ ᱡᱟᱹᱛ ᱠᱤᱵᱤ ᱠᱩᱲᱤ ᱜᱤᱫᱽᱨᱟᱹ ᱦᱩᱭᱮᱱ ᱠᱚᱲᱟ ᱜᱤᱫᱽᱨᱟᱹ ᱦᱩᱭᱮᱱ ᱡᱚᱛᱚ ᱦᱚᱲ ᱜᱮ ᱢᱟᱱᱮ ᱟᱵᱚ ᱫᱚ ᱮᱱᱮᱡ ᱥᱮᱨᱮᱧ ᱟᱨ ᱢᱟᱱᱮ ᱚᱠᱟ ᱵᱟᱝ ᱫᱚᱨᱠᱟᱨ ᱡᱤᱱᱤᱥ ᱚᱱᱟ ᱡᱤᱱᱤᱥ ᱜᱮᱵᱚᱱ ᱧᱮᱞᱮᱫᱼᱟ ᱛᱳ ᱚᱱᱟ ᱡᱤᱱᱤᱥ ᱧᱮᱞ ᱠᱟᱛᱮᱫ ᱟᱵᱚ ᱪᱮᱫ ᱵᱚᱱ ᱧᱟᱢᱮᱫᱼᱟ ᱡᱩᱫᱤ ᱟᱵᱚ ᱪᱮᱫ ᱦᱚᱸ ᱵᱟᱵᱚ ᱧᱟᱢᱮᱜᱼᱟ ᱛᱚᱵᱮ ᱪᱮᱫᱟᱜ ᱵᱚ ᱧᱮᱞᱟ ᱡᱩᱫᱤ ᱟᱵᱚ ᱡᱮᱛᱮ ᱵᱮᱲᱮ ᱵᱤᱫ ᱥᱚᱢᱚᱭ ᱵᱚ ᱧᱟᱢᱮᱜᱼᱟ ᱟᱵᱚ ᱡᱮᱛᱠᱤ ᱥᱚᱢᱚᱭ ᱵᱚ ᱧᱟᱢᱮᱜᱼᱟ ᱤᱱᱟᱹᱜ ᱵᱷᱤᱛᱤᱨ ᱨᱮ ᱟᱵᱚ ᱡᱩᱫᱤ ᱚᱱᱟ ᱚᱠᱟ ᱟᱵᱚᱣᱟᱜ ᱟᱵᱚᱥᱥᱚᱠᱚᱛᱟ ᱦᱮᱱᱟᱜᱼᱟ ᱚᱱᱟ ᱡᱤᱱᱤᱥ ᱟᱵᱚ ᱵᱚ ᱧᱮᱞᱟ ᱚᱴᱳᱢᱮᱴᱤᱠ ᱢᱤᱫ ᱫᱤᱱ ᱦᱤᱞᱳᱜ ᱟᱵᱚ ᱵᱚ ᱢᱟᱱᱮ ᱟᱵᱚᱣᱟᱜ ᱯᱚᱨᱤᱪᱚᱭ ᱵᱚ ᱥᱨᱤᱥᱴᱤ ᱫᱟᱲᱮᱭᱟᱜᱼᱟ ᱟᱵᱚ ᱟᱹᱛᱩ ᱫᱤᱥᱚᱢ ᱨᱮ ᱡᱟᱦᱟᱸᱭ ᱦᱚᱸ ᱪᱟᱹᱠᱨᱤ ᱟᱵᱚ ᱡᱟᱦᱟᱸ ᱡᱚᱵᱽ ᱠᱚ ᱧᱟᱢᱮᱜᱼᱟ ᱡᱩᱫᱤ ᱡᱟᱦᱟᱸᱭᱟᱜ ᱠᱚᱱᱥᱤᱥᱴᱮᱱᱥᱤ ᱵᱟᱝ ᱛᱟᱦᱮᱱᱟ ᱡᱟᱦᱟᱸᱭᱟᱜ ᱢᱟᱱᱮ ᱱᱚᱣᱟ ᱨᱮ ᱞᱟᱜᱟᱣ ᱵᱟᱝ ᱛᱟᱦᱮᱱᱟ ᱞᱟᱜᱟᱣ ᱛᱚᱵᱮ ᱩᱱᱤ ᱫᱚ ᱛᱤᱥ ᱨᱮᱦᱚᱸ ᱵᱟᱭ ᱦᱚᱲ ᱫᱟᱲᱮᱭᱟᱜᱼᱟ ᱟᱨ ᱡᱩᱫᱤ ᱱᱚᱣᱟ ᱵᱷᱤᱰᱤᱭᱳ ᱧᱮᱞ ᱠᱟᱛᱮ ᱡᱩᱫᱤ ᱟᱯᱮ ᱱᱚᱣᱟ ᱵᱷᱤᱰᱤᱭᱳ ᱵᱮᱱᱟᱣ ᱨᱮᱭᱟᱜ ᱢᱚᱠᱥᱚᱫ ᱫᱚ ᱦᱩᱭᱩᱜ ᱠᱟᱱᱟ ᱡᱟᱦᱟᱸᱭ ᱠᱚ ᱟᱯᱮ ᱯᱮ ᱵᱷᱟᱹᱵᱤᱭᱮᱫᱼᱟ ᱡᱮ ᱱᱚᱣᱟ ᱪᱟᱹᱠᱨᱤ ᱫᱚ ᱧᱟᱢ ᱢᱩᱥᱠᱤᱞ ᱜᱮᱭᱟ ᱠᱤᱱᱛᱩ ᱤᱧ ᱫᱩᱧ ᱢᱮᱱᱟ ᱱᱚᱣᱟ ᱪᱟᱹᱠᱨᱤ ᱧᱟᱢ ᱫᱚ ᱥᱚᱦᱚᱡᱽ ᱜᱮᱭᱟ ᱥᱚᱦᱚᱡᱽ ᱦᱚᱸ ᱥᱚᱦᱚᱡᱟ ᱟᱨ ᱢᱩᱥᱠᱤᱞ ᱦᱚᱸ ᱢᱩᱥᱠᱤᱞ ᱜᱮᱭᱟ ᱥᱚᱦᱚᱡᱽ ᱫᱚ ᱡᱩᱫᱤ ᱟᱵᱚ ᱟᱵᱚᱣᱟᱜ ᱠᱟᱹᱢᱤ ᱴᱷᱤᱠ ᱥᱮ ᱟᱵᱚ ᱵᱚ ᱯᱟᱲᱦᱟᱜᱼᱟ ᱟᱵᱚ ᱡᱮᱛᱠᱤ ᱥᱚᱢᱚᱭ ᱵᱚ ᱧᱟᱢᱮᱜᱼᱟ ᱤᱱᱟᱹ ᱥᱚᱢᱚᱭ ᱵᱷᱤᱛᱨᱤ ᱨᱮ ᱡᱩᱫᱤ ᱤᱭᱩᱴᱩᱵᱽ ᱥᱟᱞᱟᱜ ᱡᱚᱲᱟᱣ ᱵᱚ ᱛᱟᱦᱮᱱᱟ ᱥᱴᱚᱰᱤ ᱪᱮᱱᱮᱞ ᱥᱟᱞᱟᱜ ᱛᱮ ᱛᱚ ᱚᱴᱳᱢᱮᱴᱤᱠ ᱟᱵᱚ ᱵᱚ ᱡᱟᱦᱟᱱᱟᱜ ᱮᱠᱡᱟᱢ ᱦᱩᱭᱮᱱ ᱟᱨᱟᱢ ᱥᱮᱵᱚ ᱠᱨᱮᱠ ᱫᱟᱲᱮᱭᱟᱜᱼᱟ ᱟᱵᱚ ᱡᱩᱫᱤ ᱴᱮᱱ ᱠᱞᱟᱥ ᱯᱞᱟᱥ ᱴᱩ ᱢᱟᱱᱮ ᱦᱟᱭᱟᱨ ᱯᱷᱟᱥᱴ ᱠᱞᱟᱥ ᱯᱟᱥ ᱠᱟᱛᱮᱫ ᱵᱚ ᱦᱤᱡᱩᱜ ᱠᱟᱱᱟ ᱫᱮᱠᱷᱞᱟ ᱵᱮᱲᱠᱩ ᱡᱮᱛᱮ ᱵᱟᱲᱮ ᱡᱚᱵᱽ ᱵᱚ ᱡᱚᱵᱽ ᱵᱟᱠᱷᱨᱟ ᱵᱚ ᱮᱢᱮᱜᱼᱟ ᱟᱫᱷᱟᱱ ᱢᱟ ᱦᱮᱱᱟᱜ ᱠᱚᱣᱟ ᱡᱚᱵ ᱢᱟᱱᱮ ᱤᱱᱴᱟᱨᱵᱷᱤᱭᱩ ᱮᱢ ᱞᱟᱹᱜᱤᱫ ᱦᱚᱸ ᱵᱟᱠᱚ ᱦᱤᱡᱩᱜ ᱠᱟᱱᱟ ᱛᱚ ᱩᱱᱠᱩ ᱞᱟᱹᱜᱤᱫ ᱦᱚᱸ ᱢᱟᱱᱮ ᱡᱩᱫᱤ ᱟᱯᱮ ᱟᱭᱳ ᱵᱟᱵᱟ ᱦᱟᱜ ᱡᱟᱦᱟᱱᱟᱜ ᱟᱯᱮ ᱩᱱᱟᱹᱜ ᱠᱚᱥᱴᱚ ᱛᱮᱠᱚ ᱚᱞ ᱯᱟᱲᱦᱟᱣ ᱦᱚᱪᱚ ᱟᱠᱟᱫ ᱯᱮ ᱡᱩᱫᱤ ᱟᱯᱮ ᱟᱭᱳ ᱵᱟᱵᱟ ᱞᱟᱹᱜᱤᱫ ᱛᱮ ᱡᱟᱦᱟᱱᱟᱜ ᱯᱮ ᱪᱤᱠᱟᱹ ᱞᱟᱹᱜᱤᱫ ᱯᱮ ᱪᱮᱥᱴᱟᱭᱮᱜᱼᱟ ᱛᱚᱵᱮ ᱟᱭᱳ ᱵᱟᱵᱟ ᱪᱮᱫ ᱞᱮᱠᱟᱛᱮ ᱵᱮᱥ ᱨᱮᱯᱮ ᱫᱚᱦᱚ ᱠᱚ ᱞᱟᱹᱜᱤᱫ ᱯᱮ ᱪᱮᱥᱴᱟᱭᱟ ᱛᱚᱵᱮ ᱟᱨᱟᱢ ᱥᱮᱯᱮ ᱫᱚᱦᱚ ᱫᱟᱲᱮ ᱟᱠᱚᱣᱟ ᱪᱮᱫᱟᱜ ᱥᱮ ᱱᱚᱣᱟ ᱫᱚ ᱟᱵᱚᱣᱟᱜ ᱟᱵᱚ ᱴᱷᱮᱱ ᱠᱟᱛᱷᱟ ᱠᱟᱱᱟ ᱟᱵᱚ ᱡᱩᱫᱤ ᱵᱚ ᱪᱟᱦᱟᱣᱟ ᱚᱴᱳᱢᱮᱴᱤᱠ ᱟᱵᱚ ᱵᱚ ᱤᱭᱟᱹ ᱫᱟᱲᱮᱭᱟᱜᱼᱟ ᱢᱤᱫᱴᱤᱡ ᱢᱩᱡ ᱩᱱᱤ ᱦᱩᱰᱤᱧ ᱦᱩᱰᱤᱧ ᱢᱩᱡ ᱠᱟᱛᱮᱫ ᱢᱟᱱᱮ ᱩᱱᱟᱹᱜ ᱪᱮᱛᱟᱱ ᱢᱟᱱᱮ ᱨᱟᱠᱟᱵ ᱫᱟᱲᱮᱭᱟᱜ ᱠᱟᱱᱟᱭ ᱛᱳ ᱟᱵᱚ ᱫᱚ ᱪᱮᱫᱟᱜ ᱵᱟᱵᱚ ᱨᱟᱠᱟᱵ ᱫᱟᱲᱮᱭᱟᱜᱼᱟ ᱢᱤᱫᱴᱤᱡ ᱥᱟᱢᱟᱱᱱᱚ ᱩᱫᱟᱦᱚᱨᱚᱱ ᱤᱧ ᱮᱢᱟ ᱡᱟᱦᱟᱸ ᱟᱵᱚ ᱱᱟᱦᱟᱜ ᱵᱩᱱᱩᱢ ᱵᱩᱱᱩᱢ ᱩᱱᱠᱩ ᱯᱷᱩᱛᱤ ᱡᱟᱦᱟᱸᱭ ᱢᱟᱱᱮ ᱟᱵᱚ ᱩᱭ ᱠᱚ ᱢᱮᱛᱟ ᱟᱠᱚᱣᱟ ᱩᱲᱤᱭᱟᱹ ᱛᱮ ᱱᱟᱦᱟᱜ ᱩᱱᱠᱩ ᱦᱩᱰᱤᱧ ᱦᱩᱰᱤᱧ ᱡᱚᱱᱛᱩ ᱢᱟᱱᱮ ᱥᱚᱨᱤ ᱦᱩᱰᱤᱧ ᱦᱩᱰᱤᱧ ᱡᱤᱵᱚ ᱠᱟᱱᱟ ᱠᱚ ᱡᱤᱵᱚ ᱠᱟᱱᱟ ᱠᱚ ᱩᱱᱠᱩ ᱡᱤᱵᱚ ᱡᱩᱫᱤ ᱟᱠᱚ ᱢᱟᱱᱮ ᱦᱩᱰᱤᱧ ᱦᱩᱰᱤᱧ ᱦᱟᱥᱟ ᱨᱟᱠᱟᱵ ᱠᱟᱛᱮ ᱩᱱᱟᱹᱜ ᱞᱟᱛᱟᱨ ᱠᱷᱚᱱ ᱨᱟᱠᱟᱵ ᱠᱟᱛᱮ ᱩᱱᱠᱩ ᱪᱮᱛᱟᱱ ᱫᱷᱟᱹᱨᱤᱡ ᱠᱚ ᱢᱟᱱᱮ ᱩᱱᱟᱹᱜ ᱢᱟᱨᱟᱝ ᱵᱩᱱᱩᱢ ᱠᱚ ᱛᱮᱭᱟᱨ ᱫᱟᱲᱮᱭᱟᱜ ᱠᱟᱱᱟ ᱟᱵᱚ ᱢᱟᱹᱱᱢᱤ ᱠᱟᱛᱮ ᱪᱮᱫᱟᱜ ᱵᱟᱵᱚ ᱛᱮᱭᱟᱨ ᱫᱟᱲᱮᱭᱟᱜᱼᱟ ᱟᱵᱚ ᱢᱟᱹᱱᱢᱤ ᱠᱟᱛᱮ ᱚᱠᱟ ᱡᱤᱱᱤᱥ ᱫᱚ ᱵᱟᱵᱚ ᱠᱚᱨᱟᱣ ᱫᱟᱲᱮᱭᱟᱜᱼᱟ ᱡᱷᱚᱛᱚ ᱡᱤᱱᱤᱥ ᱜᱮ ᱥᱚᱢᱵᱷᱚᱵ ᱜᱮᱭᱟ ᱠᱤᱱᱛᱩ ᱟᱵᱚᱣᱟᱜ ᱪᱤᱱᱛᱟᱹ ᱫᱷᱟᱨᱟ ᱟᱵᱚᱣᱟᱜ ᱡᱟᱦᱟᱸ ᱠᱚᱱᱥᱤᱥᱴᱮᱱᱥᱤ ᱱᱤᱦᱟᱹᱛᱤ ᱫᱚᱨᱠᱟᱨᱚᱜ ᱠᱟᱱᱟ ᱚᱱᱟ ᱠᱷᱟᱹᱛᱤᱨ ᱛᱮ ᱟᱵᱚ ᱵᱚ ᱪᱟᱦᱟᱣᱟ ᱡᱮ ᱱᱚᱣᱟ ᱡᱤᱱᱤᱥ ᱠᱚ ᱟᱵᱚ ᱵᱚ ᱥᱩᱫᱷᱨᱟᱹᱣᱟ ᱟᱨ ᱱᱚᱣᱟ ᱤᱧᱟᱹᱜ ᱵᱷᱤᱰᱤᱭᱳ ᱧᱮᱞ ᱠᱟᱛᱮ ᱡᱩᱫᱤ ᱡᱟᱦᱟᱸᱭ ᱥᱩᱫᱷᱨᱟᱹᱜ ᱞᱟᱹᱜᱤᱫ ᱢᱟᱱᱮ ᱪᱮᱥᱴᱟᱭᱟ ᱚᱴᱳᱢᱮᱴᱤᱠ ᱮ ᱥᱩᱫᱷᱨᱟᱹᱣ ᱫᱟᱲᱮᱭᱟᱜᱼᱟ ᱡᱩᱫᱤ ᱢᱤᱫ ᱦᱚᱲ ᱪᱤᱱᱛᱟᱹᱭᱟᱭ ᱡᱮ ᱱᱚᱣᱟ ᱫᱚ ᱪᱮᱫ ᱦᱚᱸ ᱵᱟᱝ ᱠᱟᱱᱟ ᱛᱚ ᱚᱴᱳᱢᱮᱴᱤᱠ ᱟᱨᱟᱢ ᱥᱮ ᱠᱳᱣᱟᱞᱤᱯᱷᱟᱭ ᱫᱟᱲᱮᱭᱟᱜᱼᱟᱭ ᱟᱨ ᱡᱟᱹᱥᱛᱤ ᱠᱤᱪᱷᱩ ᱵᱟᱹᱧ ᱢᱮᱱᱟ ᱟᱨ ᱡᱩᱫᱤ ᱱᱚᱣᱟ ᱵᱷᱤᱰᱤᱭᱳ ᱟᱯᱮ ᱞᱟᱹᱜᱤᱫ ᱛᱮ ᱢᱟᱱᱮ ᱵᱷᱟᱹᱜᱤᱭᱟᱱ ᱠᱟᱱᱟ ᱛᱚᱵᱮ ᱠᱚᱢᱮᱱᱴ ᱢᱟᱫᱽᱫᱷᱚᱢ ᱛᱮ ᱱᱟᱜ ᱞᱟᱹᱭ ᱛᱟᱵᱚᱱ ᱯᱮ ᱱᱚᱣᱟ ᱡᱟᱦᱟᱸᱧ ᱢᱮᱱ ᱠᱮᱜᱼᱟ ᱱᱚᱣᱟ ᱠᱚ ᱡᱤᱱᱤᱥ ᱫᱚ ᱢᱟᱱᱮ ᱵᱷᱟᱹᱜᱤᱭᱟ ᱥᱮ ᱠᱷᱟᱨᱟᱯᱟ ᱟᱨ ᱟᱵᱚ ᱱᱚᱣᱟ ᱵᱷᱤᱰᱤᱭᱳ ᱧᱮᱞ ᱢᱩᱪᱟᱹᱫ ᱠᱟᱛᱮᱫ ᱱᱟᱦᱟᱜ ᱠᱚᱢᱮᱱᱴ ᱢᱟᱫᱽᱫᱷᱚᱢ ᱛᱮ ᱱᱟᱦᱟᱜ ᱞᱟᱹᱭ ᱛᱟᱵᱚᱱ ᱯᱮ ᱱᱚᱣᱟ ᱡᱟᱦᱟᱸᱧ ᱢᱮᱱ ᱠᱮᱜᱼᱟ ᱱᱚᱣᱟ ᱠᱚᱫᱚ ᱟᱵᱚ ᱞᱟᱹᱜᱤᱫ ᱛᱮ ᱞᱟᱹᱠᱛᱤᱭᱟᱱ ᱡᱤᱱᱤᱥ ᱠᱟᱱᱟ ᱥᱮ ᱵᱟᱝ ᱠᱟᱱᱟ ᱟᱨ ᱡᱩᱫᱤ ᱱᱚᱣᱟ ᱵᱷᱤᱰᱤᱭᱳ ᱧᱮᱞ ᱠᱟᱛᱮᱫ ᱡᱟᱦᱟᱸᱭ ᱢᱟᱱᱮ ᱯᱚᱨᱤᱵᱚᱨᱛᱚᱱ ᱞᱟᱹᱜᱤᱫ ᱪᱮᱥᱴᱟᱭᱟ ᱚᱴᱳᱢᱮᱴᱤᱠ ᱯᱚᱨᱤᱵᱚᱨᱛᱚᱱ ᱫᱟᱲᱮᱭᱟᱜᱼᱟ ᱟᱨ ᱱᱚᱣᱟ ᱫᱚ ᱱᱚᱰᱮ ᱜᱤᱧ ᱢᱩᱪᱟᱹᱫᱮᱜᱼᱟ ᱱᱚᱝᱠᱟ ᱜᱮ ᱡᱩᱫᱤ ᱟᱯᱮ ᱦᱚᱲᱚᱜ ᱥᱟᱱᱟᱭᱮᱫ ᱯᱮᱭᱟ ᱛᱚ ᱱᱚᱰᱮ ᱱᱚᱣᱟ ᱡᱟᱦᱟᱸ ᱤᱭᱩᱴᱩᱵᱽ ᱨᱮ ᱦᱟᱱᱟ ᱱᱟᱣᱟ ᱵᱟᱝ ᱧᱮᱞ ᱠᱟᱛᱮ ᱟᱯᱮ ᱤᱭᱩᱴᱩᱵᱽ ᱨᱮ ᱥᱴᱚᱰᱤ ᱪᱮᱱᱮᱞ ᱠᱚ ᱯᱷᱚᱞᱳᱭ ᱛᱟᱵᱚᱱ ᱯᱮ ᱟᱨᱟᱢ ᱥᱮ ᱯᱮ ᱠᱳᱣᱟᱞᱤᱯᱷᱟᱭ ᱫᱟᱲᱮᱭᱟᱜᱼᱟ ᱢᱟ ᱛᱚᱵᱮ ᱠᱷᱟᱱ ᱫᱚ ᱱᱚᱣᱟ ᱵᱷᱤᱰᱤᱭᱳ ᱨᱮᱫᱚ ᱱᱤᱱᱟᱹᱜ ᱜᱮ ᱢᱩᱪᱟᱹᱫ ᱮᱫᱟᱹᱧ ᱱᱤᱱᱟᱹᱜ ᱨᱮᱜᱮ ᱢᱟ ᱛᱚᱵᱮ ᱠᱷᱟᱱ ᱟᱯᱮᱭᱟᱜ ᱡᱟᱦᱟᱸ ᱟᱜᱟᱢ ᱰᱟᱦᱟᱨ ᱥᱩᱠ ᱠᱚᱜ ᱥᱟᱶᱟᱨ ᱠᱚᱜ ᱢᱟ ᱤᱧ ᱢᱟᱨᱟᱝ ᱵᱩᱨᱩ ᱡᱟᱦᱮᱨ ᱟᱭᱳ ᱴᱷᱮᱱᱤᱧ ᱟᱹᱥᱤᱥᱚᱜ ᱠᱟᱱᱟ ᱟᱨ ᱢᱟ ᱛᱚᱵᱮ ᱠᱷᱟᱱ ᱱᱚᱣᱟ ᱵᱷᱤᱰᱤᱭᱳ ᱫᱚ ᱱᱤᱱᱟᱹᱜ ᱨᱮᱜᱮᱧ ᱢᱩᱪᱟᱹᱫᱮᱜᱼᱟ ᱡᱚᱦᱟᱨ ᱜᱮ ᱡᱚᱦᱟᱨ ᱢᱟᱨᱟᱝ ᱵᱩᱨᱩ ᱡᱚᱦᱟᱨ ᱡᱟᱦᱮᱨ ᱟᱭᱳ